ᱡᱚᱦᱟᱨ ᱜᱮ ᱜᱟᱛᱮ ᱠᱚᱛᱤᱧ ᱟᱹᱰᱤ ᱥᱚᱨᱚᱥ ᱟᱹᱰᱤ ᱱᱟᱯᱟᱭ ᱟᱹᱰᱤ ᱵᱷᱟᱹᱜᱤ ᱟᱹᱰᱤ ᱫᱟᱢᱟᱱ ᱡᱟᱹᱛ ᱠᱟᱱᱟ ᱵᱚᱱ ᱟᱵᱚ ᱟᱨ ᱱᱚᱣᱟ ᱥᱟᱱᱛᱟᱞ ᱡᱟᱹᱛᱤ ᱨᱮ ᱢᱤᱫᱴᱮᱱ ᱡᱚᱱᱚᱢ ᱤᱧ ᱧᱟᱢ ᱟᱠᱟᱫ ᱛᱮ ᱵᱚᱞᱮ ᱞᱟᱠᱷ ᱞᱟᱠᱷ ᱥᱟᱨᱦᱟᱣ ᱤᱧ ᱮᱢᱟᱭ ᱠᱟᱱᱟ ᱤᱥᱥᱚᱨ ᱵᱟᱵᱟ ᱞᱟᱠᱷ ᱞᱟᱠᱷ ᱥᱟᱨᱦᱟᱣ ᱤᱧ ᱮᱢᱟᱭ ᱠᱟᱱᱟ ᱪᱟᱸᱫᱚ ᱵᱟᱵᱟ ᱞᱟᱠᱷ ᱞᱟᱠᱷ ᱥᱟᱨᱦᱟᱣ ᱤᱧ ᱮᱢᱟᱭ ᱠᱟᱱᱟ ᱥᱤᱨᱡᱟᱹᱣᱤᱡ ᱵᱟᱵᱟ ᱤᱥᱥᱚᱨ ᱥᱟᱹᱨᱤ ᱠᱟᱛᱷᱟ ᱠᱟᱱᱟ ᱵᱚᱭᱦᱟ ᱠᱚ ᱛᱚᱵᱮ ᱤᱧ ᱢᱚᱛᱚ ᱫᱚ ᱵᱟᱝ ᱟᱯᱮ ᱠᱚᱦᱚᱸ ᱥᱟᱱᱟᱢ ᱠᱚ ᱟᱵᱚ ᱡᱚᱛᱚ ᱥᱟᱱᱛᱟᱞ ᱥᱚᱢᱟᱡᱽ ᱨᱮᱱ ᱡᱚᱛᱚ ᱦᱚᱲ ᱫᱟᱢᱟᱱ ᱡᱟᱹᱛ ᱠᱟᱱᱟ ᱵᱚᱱ ᱢᱟᱨᱟᱝ ᱡᱟᱹᱛ ᱠᱟᱱᱟ ᱵᱚᱱ ᱡᱟᱦᱟᱸᱭ ᱡᱟᱦᱟᱸ ᱠᱟᱛᱮ ᱠᱟᱨᱚᱱ ᱛᱮ ᱟᱵᱚ ᱠᱟᱹᱴᱤᱡ ᱠᱚ ᱞᱮᱠᱷᱟᱭᱮᱫ ᱵᱚᱱᱟ ᱩᱯᱚᱡᱟᱹᱛᱤ ᱜᱮᱠᱚ ᱞᱮᱠᱷᱟᱭᱮᱫ ᱵᱚᱱᱟ ᱦᱩᱰᱤᱧ ᱡᱟᱹᱛᱤ ᱜᱮᱠᱚ ᱞᱮᱠᱷᱟᱭᱮᱫ ᱵᱚᱱᱟ ᱢᱮᱱᱠᱷᱟᱱ ᱵᱟᱝ ᱟᱵᱚ ᱫᱚ ᱤᱥᱥᱚᱨ ᱦᱤᱨᱞᱟᱹ ᱨᱮ ᱤᱥᱥᱚᱨᱟᱜ ᱱᱚᱡᱚᱨ ᱨᱮ ᱡᱚᱛᱚ ᱠᱷᱚᱱ ᱵᱚᱱ ᱢᱟᱨᱟᱝ ᱜᱮᱭᱟ ᱟᱨ ᱟᱵᱚᱣᱟᱜ ᱠᱟᱛᱷᱟ ᱠᱚᱦᱚᱸ ᱱᱩᱱᱟᱹᱜ ᱜᱟᱱ ᱵᱚᱞᱮ ᱢᱟᱨᱟᱝᱟ ᱛᱮᱦᱮᱧ ᱢᱤᱫᱴᱮᱱ ᱵᱟᱝᱞᱟ ᱠᱟᱛᱷᱟ ᱠᱟᱹᱴᱤᱡ ᱤᱧ ᱞᱟᱹᱭ ᱠᱮᱵᱚᱱᱟ ᱢᱮᱱ ᱟᱠᱚ ᱪᱮᱫ ᱡᱚᱞᱮᱨ ᱟᱨ ᱮᱠ ᱱᱟᱢ ᱡᱤᱵᱚᱱ ᱡᱚᱞᱮᱨ ᱟᱨ ᱮᱠ ᱱᱟᱢ ᱡᱤᱵᱚᱱ ᱱᱚᱣᱟ ᱠᱟᱛᱷᱟ ᱠᱤ ᱴᱷᱤᱠᱟ ᱢᱮᱱᱠᱷᱟᱱ ᱵᱟᱝ ᱴᱷᱤᱠᱟ ᱟᱨᱮ ᱡᱟᱦᱟᱸᱭᱮ ᱯᱨᱚᱛᱷᱚᱢ ᱯᱩᱨᱚᱥᱠᱟᱨᱮ ᱧᱟᱢᱟ ᱩᱱᱤ ᱫᱚ ᱞᱟᱹᱴᱩ ᱯᱨᱟᱭᱤᱡᱽ ᱜᱮᱭ ᱧᱟᱢᱟ ᱫᱤᱛᱤᱭᱚ ᱡᱟᱦᱟᱸᱭ ᱠᱚ ᱢᱮᱛᱟᱭᱟ ᱩᱱᱤ ᱫᱚ ᱠᱟᱹᱴᱤᱡ ᱟᱜ ᱜᱮ ᱛᱨᱤᱛᱤᱭᱚ ᱡᱟᱦᱟᱸᱭ ᱩᱱᱤ ᱫᱚ ᱟᱨᱦᱚᱸ ᱠᱟᱹᱴᱤᱡ ᱟᱜ ᱜᱮ ᱟᱫᱚ ᱞᱮᱠᱷᱟᱭᱟᱠᱚ ᱪᱮᱫ ᱞᱮᱠᱟ ᱮᱦᱚᱵ ᱠᱷᱚᱱ ᱜᱮᱠᱚ ᱞᱮᱠᱷᱟᱭᱟ ᱞᱟᱦᱟ ᱠᱷᱚᱱ ᱛᱟᱭᱚᱢ ᱥᱮᱫ ᱠᱚ ᱞᱮᱠᱷᱟ ᱤᱫᱤᱭᱟ ᱛᱚ ᱡᱚᱞᱮᱨ ᱟᱨ ᱮᱠ ᱱᱟᱢ ᱡᱤᱵᱚᱱ ᱢᱮᱱ ᱦᱚᱪᱚᱭ ᱫᱟᱠᱚ ᱢᱮᱱᱠᱷᱟᱱ ᱟᱵᱚ ᱥᱟᱱᱛᱟᱲ ᱡᱚᱱᱚᱢ ᱨᱮ ᱯᱟᱹᱦᱤᱞ ᱦᱟᱯᱲᱟᱢ ᱟᱹᱜᱤᱞ ᱦᱟᱯᱲᱟᱢ ᱠᱚ ᱨᱚᱲ ᱦᱚᱴᱚ ᱠᱟᱜᱼᱟ ᱫᱟᱜ ᱫᱚ ᱵᱟᱝ ᱡᱚᱞ ᱫᱚ ᱵᱟᱝ ᱢᱮᱱ ᱠᱟᱜᱼᱟ ᱠᱚ ᱪᱮᱫ ᱦᱚᱭ ᱜᱮ ᱡᱤᱣᱤ ᱦᱟᱥᱟ ᱜᱮ ᱦᱚᱲᱢᱚ ᱟᱫᱚ ᱛᱟᱨ ᱢᱟᱱᱮ ᱛᱟᱦᱚᱞᱮ ᱦᱚᱭ ᱠᱟᱱᱟ ᱡᱤᱣᱤ ᱦᱚᱭ ᱠᱟᱱᱟ ᱦᱚᱭ ᱨᱮᱭᱟᱜ ᱧᱩᱛᱩᱢ ᱟᱨ ᱢᱤᱫᱴᱮᱱ ᱡᱤᱣᱤ ᱦᱚᱭ ᱵᱮᱜᱚᱨ ᱵᱟᱢ ᱛᱟᱦᱮᱸ ᱫᱟᱲᱮᱭᱟᱜᱼᱟ᱾ ᱦᱮᱸ, ᱢᱩᱨᱩᱵᱷᱩᱢᱤ ᱨᱮ ᱠᱚ ᱞᱟᱹᱭ ᱫᱟ ᱪᱷᱚ ᱢᱟᱥ ᱫᱷᱚᱨᱮ ᱩᱸᱴ ᱠᱚ ᱛᱟᱲᱟᱢ ᱫᱟ, ᱛᱟᱦᱮᱸᱱ ᱠᱟᱱᱟ ᱠᱚ ᱵᱮᱜᱚᱨ ᱫᱟᱜ ᱛᱮ᱾ ᱢᱮᱱᱠᱷᱟᱱ ᱪᱮᱫ ᱪᱷᱚ ᱜᱷᱚᱱᱴᱟ ᱵᱮᱜᱚᱨ ᱥᱟᱸᱦᱮᱫ ᱛᱮᱠᱚ ᱛᱟᱦᱮᱸ ᱫᱟᱲᱮᱭᱟᱜᱼᱟ? ᱦᱚᱨᱚ ᱠᱚ ᱛᱟᱦᱮᱸᱱ ᱠᱟᱱᱟ ᱢᱤᱫ ᱵᱚᱪᱷᱚᱨ ᱛᱚᱯᱟ ᱠᱚᱜ ᱠᱟᱱᱟ ᱠᱚ ᱢᱮᱱᱠᱷᱟᱱ ᱫᱟᱜ ᱵᱮᱜᱚᱨ ᱛᱮ᱾ ᱛᱚᱵᱮ ᱵᱮᱜᱚᱨ ᱥᱟᱸᱦᱮᱫ ᱛᱮᱠᱚ ᱛᱟᱦᱮᱸ ᱫᱟᱲᱮᱭᱟᱜ ᱠᱟᱱᱟ᱾ ᱪᱷᱚ ᱢᱟᱥ ᱫᱷᱚᱨᱮ ᱠᱚ ᱛᱟᱦᱮᱱ ᱠᱟᱱᱟ ᱦᱚᱨ ᱨᱚᱴᱮ ᱠᱚᱦᱚᱸ ᱤᱭᱟᱹ ᱠᱚᱨᱮ ᱛᱚᱯᱟ ᱠᱚᱜ ᱠᱟᱱᱟ ᱠᱚ ᱵᱷᱩᱜᱟᱹᱜ ᱠᱚᱨᱮ ᱠᱚ ᱵᱚᱞᱚ ᱠᱚᱜ ᱠᱟᱱᱟ ᱫᱟᱜ ᱵᱮᱜᱚᱨ ᱛᱮ ᱢᱮᱱᱠᱷᱟᱱ ᱵᱮᱜᱚᱨ ᱥᱟᱦᱮᱸᱫ ᱛᱮᱠᱚ ᱛᱟᱦᱮᱱ ᱠᱟᱱᱟ ᱟᱨ ᱫᱟᱜ ᱵᱷᱤᱛᱨᱤ ᱨᱮᱦᱚᱸ ᱚᱠᱥᱤᱡᱮᱱ ᱟᱨ ᱦᱚᱭ ᱨᱮᱦᱚᱸ ᱚᱠᱥᱤᱡᱮᱱ ᱛᱮᱦᱮᱧ ᱪᱮᱬᱮᱭ ᱩᱰᱟᱹᱜ ᱠᱟᱱᱟ ᱪᱮᱬᱮᱭ ᱩᱰᱟᱹᱜ ᱠᱟᱱᱟ ᱦᱚᱭ ᱛᱤᱱᱟᱹᱜ ᱥᱟᱺᱜᱤᱧ ᱢᱮᱱᱟᱜᱼᱟ ᱦᱚᱭ ᱢᱮᱱᱟᱜ ᱛᱮᱜᱮ ᱩᱰᱟᱹᱣ ᱫᱟᱲᱮᱭᱟᱜ ᱠᱟᱱᱟ ᱟᱨ ᱢᱟᱱᱣᱟ ᱡᱚᱱᱚᱢ ᱵᱟᱫ ᱠᱟᱛᱮ ᱡᱤᱣᱤᱭᱟᱱ ᱠᱚ ᱵᱟᱫ ᱠᱟᱛᱮ ᱡᱤᱣᱤ ᱡᱟᱹᱛᱤ ᱵᱟᱫ ᱠᱟᱛᱮ ᱟᱵᱚ ᱯᱨᱚᱛᱮᱠᱴᱤ ᱜᱟᱹᱰᱤ ᱦᱚᱸᱵᱚᱱ ᱧᱮᱞᱟ ᱱᱤᱛᱚᱜ ᱥᱟᱭᱠᱮᱞ ᱠᱚ ᱢᱮᱱᱟᱜᱼᱟ ᱵᱮᱜᱚᱨ ᱥᱩᱱᱩᱢ ᱛᱮ ᱪᱟᱞᱟᱜ ᱠᱟᱱᱟ ᱵᱟᱝ ᱥᱟᱭᱠᱮᱞ ᱨᱮᱦᱚᱸ ᱦᱚᱭ ᱢᱮᱱᱟᱜᱼᱟ ᱢᱟᱥᱮ ᱞᱟᱦᱟ ᱛᱟᱭᱚᱢ ᱨᱮᱭᱟᱜ ᱪᱟᱠᱟ ᱠᱷᱚᱱ ᱦᱚᱸ ᱦᱚᱭ ᱠᱚ ᱩᱰᱩᱠ ᱢᱟ ᱡᱚᱛᱚ ᱞᱮᱠᱟᱱ ᱢᱚᱴᱚᱨ ᱜᱟᱹᱰᱤ ᱡᱟᱦᱟᱸᱭ ᱠᱚ ᱢᱮᱱᱟ ᱴᱳᱴᱳ ᱫᱚ ᱵᱮᱴᱨᱤ ᱛᱮ ᱪᱟᱞᱟᱜ ᱠᱟᱱᱟ ᱪᱟᱨᱡᱤᱝ ᱜᱟᱹᱰᱤ ᱠᱟᱱᱟ ᱵᱟᱝ ᱚᱱᱟ ᱨᱮᱦᱚᱸ ᱦᱚᱭ ᱢᱮᱱᱟᱜᱼᱟ ᱢᱟ ᱡᱚᱛᱚ ᱪᱟᱠᱟ ᱨᱮᱱᱟᱜ ᱦᱚᱭ ᱠᱚ ᱩᱰᱩᱠ ᱢᱟ ᱟᱨ ᱠᱚ ᱤᱫᱤᱭ ᱢᱟ ᱤᱱᱟᱹ ᱠᱟᱛᱮᱫ ᱠᱚ ᱢᱮᱱᱟ ᱱᱚᱣᱟᱴᱟᱜ ᱜᱟᱹᱰᱤ ᱫᱚ ᱯᱮᱴᱨᱳᱞ ᱛᱮ ᱪᱟᱞᱟᱜ ᱠᱟᱱᱟ ᱚᱠᱟᱴᱟᱜ ᱜᱟᱹᱰᱤ ᱯᱮᱴᱨᱳᱞ ᱛᱮ ᱪᱟᱞᱟᱜ ᱠᱟᱱᱟ ᱯᱮᱴᱨᱳᱞ ᱵᱮᱜᱚᱨ ᱛᱮ ᱪᱟᱞᱟᱜ ᱠᱟᱱᱟ ᱵᱟᱝ ᱪᱟᱞᱟᱜᱼᱟ ᱛᱚᱵᱮ ᱦᱚᱭ ᱵᱮᱜᱚᱨ ᱛᱮᱫᱚ ᱪᱟᱞᱟᱣ ᱫᱟᱲᱮᱭᱟᱜᱼᱟ ᱢᱟ ᱡᱚᱛᱚ ᱜᱟᱹᱰᱤ ᱪᱟᱠᱟ ᱠᱷᱚᱱ ᱦᱟᱣᱟ ᱠᱚ ᱩᱰᱩᱠ ᱢᱟ ᱟᱨᱮ ᱦᱚᱭ ᱠᱟᱱᱟ ᱮᱠ ᱱᱚᱢᱵᱚᱨ ᱨᱮ ᱚᱱᱟᱛᱮ ᱢᱟᱨᱟᱝ ᱢᱤᱫᱴᱮᱱ ᱪᱮᱫ ᱠᱚ ᱢᱮᱱᱟ ᱟᱹᱰᱤ ᱢᱟᱨᱟᱝ ᱵᱤᱨ ᱵᱟᱱᱴᱟ ᱚᱯᱮᱨᱟ ᱡᱩᱫᱤ ᱦᱤᱡᱩᱜᱚᱜᱼᱟ ᱩᱱᱟᱹᱣᱟᱹᱭ ᱟᱹᱰᱤ ᱢᱟᱨᱟᱝ ᱫᱟᱜ ᱡᱩᱫᱤ ᱦᱤᱡᱩᱜᱚᱜᱼᱟ ᱛᱚ ᱚᱸᱰᱮ ᱦᱚᱸ ᱥᱟᱱᱛᱟᱲ ᱡᱚᱱᱚᱢ ᱨᱮ ᱪᱮᱫ ᱠᱚ ᱢᱮᱱᱫᱟ ᱪᱮᱫ ᱫᱟᱨᱟᱭ ᱠᱟᱱᱟ ᱢᱮᱱ ᱟᱠᱚ ᱦᱚᱭ ᱫᱟᱜ ᱫᱟᱨᱟᱭ ᱠᱟᱱᱟ ᱦᱚᱭ ᱫᱟᱜ ᱛᱟᱨᱢᱟᱱᱮ ᱠᱟᱛᱷᱟ ᱜᱮᱠᱚ ᱞᱟᱦᱟ ᱚᱪᱚᱭᱮᱫᱟ ᱦᱚᱭ ᱫᱚ ᱞᱟᱦᱟ ᱫᱟᱜ ᱫᱚ ᱛᱟᱭᱚᱢ ᱟᱨ ᱦᱚᱭ ᱵᱟᱝ ᱦᱮᱡ ᱞᱮᱱᱠᱷᱟᱱ ᱫᱟᱜ ᱵᱟᱝ ᱦᱮᱡ ᱫᱟᱲᱮᱭᱟᱜᱼᱟ ᱦᱮᱸ ᱦᱚᱭ ᱫᱚ ᱞᱟᱦᱟᱜ ᱠᱟᱱᱟ ᱠᱟᱛᱷᱟ ᱨᱮᱦᱚᱸ ᱫᱟᱜ ᱫᱚ ᱛᱟᱭᱚᱢᱚᱜ ᱠᱟᱱᱟ ᱛᱟᱦᱚᱞᱮ ᱦᱚᱭ ᱠᱷᱚᱱ ᱫᱟᱜ ᱫᱚ ᱛᱟᱭᱚᱢ ᱜᱮᱭᱟ ᱦᱚᱭ ᱠᱷᱚᱱ ᱫᱟᱜ ᱨᱮᱭᱟᱜ ᱜᱩᱨᱩᱛᱛᱚ ᱫᱚ ᱛᱟᱭᱚᱢ ᱜᱮᱭᱟ ᱦᱚᱭ ᱵᱮᱜᱚᱨ ᱵᱟᱢ ᱛᱟᱦᱮᱸ ᱫᱟᱲᱮᱭᱟᱜᱼᱟ ᱵᱟᱝ ᱫᱚ ᱫᱟᱜ ᱨᱮᱱ ᱵᱟᱝ ᱫᱚ ᱰᱟᱸᱜᱟ ᱨᱮᱱ ᱩᱰᱟᱹᱜ ᱡᱟᱦᱟᱡᱽ ᱦᱚᱸ ᱦᱚᱭ ᱛᱮᱜᱮ ᱛᱟᱦᱮᱸ ᱡᱮ ᱦᱮᱞᱤᱠᱚᱯᱴᱟᱨ ᱵᱚᱱ ᱧᱮᱞ ᱮᱫᱟ ᱪᱟᱞᱟᱜ ᱠᱟᱱᱟ ᱛᱚ ᱚᱱᱟᱨᱮ ᱟᱭᱢᱟ ᱠᱤᱪᱷᱩ ᱢᱮᱱᱟᱜᱼᱟ ᱛᱚ ᱦᱚᱭ ᱡᱩᱫᱤ ᱵᱟᱝ ᱛᱟᱦᱮᱱᱟ ᱛᱚ ᱩᱰᱟᱹᱜᱼᱟ ᱪᱤᱠᱟᱹᱛᱮ ᱪᱟᱞᱟᱜᱼᱟ ᱪᱤᱠᱟᱹᱛᱮ ᱦᱚᱭ ᱱᱚᱝᱠᱟᱱ ᱡᱤᱱᱤᱥ ᱠᱟᱱᱟ ᱡᱟᱦᱟᱸᱭ ᱡᱩᱫᱤ ᱢᱮᱱᱟ ᱠᱚ ᱵᱟᱨ ᱫᱤᱱ ᱫᱷᱚᱨᱮ ᱵᱟᱭ ᱨᱟᱪᱟ ᱛᱮᱫ ᱞᱮᱫᱟ ᱴᱷᱤᱠ ᱜᱮᱭᱟ ᱫᱟᱜ ᱵᱟᱝ ᱩᱰᱩᱠ ᱞᱮᱱᱟ ᱩᱱᱤᱭᱟᱜ ᱦᱚᱲᱢᱚ ᱠᱷᱚᱱ ᱴᱷᱤᱠ ᱜᱮᱭᱟ ᱮᱱᱦᱚᱸ ᱡᱤᱣᱤ ᱡᱤᱭᱟᱹᱫ ᱮ ᱛᱟᱦᱮᱸ ᱫᱟᱲᱮᱭᱟᱜᱼᱟ ᱛᱚ ᱵᱟᱨ ᱫᱤᱱ ᱫᱷᱚᱨᱮ ᱡᱟᱦᱟᱸᱭ ᱡᱩᱫᱤ ᱵᱟᱭ ᱜᱟᱹᱥᱤᱡᱟ ᱵᱟᱭ ᱥᱟᱦᱮᱸᱫᱟ ᱵᱟᱝ ᱫᱚ ᱢᱚᱪᱟ ᱠᱷᱚᱱ ᱵᱟᱝ ᱫᱚ ᱦᱟᱱᱛᱮ ᱠᱷᱚᱱ ᱡᱟᱦᱟᱸ ᱥᱮᱫ ᱠᱷᱚᱱ ᱜᱮ ᱦᱚᱭ ᱡᱩᱫᱤ ᱟᱢ ᱨᱮ ᱵᱟᱝ ᱵᱚᱞᱚ ᱩᱰᱩᱠᱚᱜᱼᱟ ᱟᱢ ᱡᱤᱭᱟᱹᱲ ᱜᱮ ᱡᱤᱣᱮᱫ ᱜᱮ ᱵᱟᱢ ᱛᱟᱦᱮᱸ ᱫᱟᱲᱮᱭᱟᱜᱼᱟ ᱚᱱᱟ ᱛᱮᱜᱮ ᱥᱮᱫᱟᱭ ᱦᱚᱲ ᱠᱚ ᱢᱮᱱ ᱦᱚᱴᱚ ᱟᱠᱟᱫ ᱛᱟᱵᱚᱱᱟ ᱦᱚᱭ ᱡᱤᱣᱤ ᱦᱟᱥᱟ ᱦᱚᱲᱢᱚ ᱛᱟᱨ ᱢᱟᱱᱮ ᱦᱚᱭ ᱨᱮᱭᱟᱜ ᱟᱨ ᱢᱤᱫ ᱧᱩᱛᱩᱢ ᱡᱤᱣᱤ ᱠᱟᱱᱟ ᱚᱱᱟ ᱦᱚᱭ ᱡᱩᱫᱤ ᱟᱢᱟᱜ ᱦᱚᱲᱢᱚ ᱠᱷᱚᱱ ᱩᱰᱩᱠ ᱞᱮᱱ ᱠᱷᱟᱱᱮᱢ ᱪᱟᱵᱟ ᱩᱛᱟᱹᱨ ᱮᱱᱟ ᱥᱟᱹᱨᱤ ᱠᱟᱛᱷᱟ ᱠᱟᱱᱟ ᱡᱟᱦᱟᱸ ᱥᱮᱫ ᱠᱷᱚᱱ ᱟᱢ ᱠᱚ ᱵᱷᱚᱨᱟᱣ ᱟᱢᱟ ᱫᱟᱜ ᱠᱚ ᱵᱷᱚᱨᱟᱣ ᱟᱢᱟ ᱟᱭᱢᱟ ᱞᱮᱠᱟᱛᱮ ᱫᱟᱜ ᱠᱚ ᱵᱷᱚᱨᱟᱣ ᱟᱢᱟ ᱥᱮᱞᱟᱭᱤᱱ ᱫᱟᱜ ᱠᱚ ᱵᱷᱚᱨᱟᱣ ᱟᱢᱟ ᱡᱟᱦᱟᱸ ᱥᱮᱫ ᱠᱷᱚᱱ ᱜᱮᱠᱚ ᱵᱷᱚᱨᱟᱣ ᱟᱢᱟ ᱥᱮᱞᱟᱭᱤᱱ ᱫᱟᱜ ᱠᱚ ᱢᱮᱱᱠᱷᱟᱱ ᱢᱮᱱᱠᱷᱟᱱ ᱵᱟᱲᱟᱭ ᱟᱵᱚᱱ ᱦᱚᱭ ᱫᱚ ᱟᱢ ᱚᱠᱟ ᱥᱮᱫ ᱠᱷᱚᱱ ᱠᱚ ᱵᱷᱚᱨᱟᱣ ᱟᱢᱟ ᱦᱚᱭ ᱚᱠᱟ ᱥᱮᱫ ᱠᱷᱚᱱ ᱠᱚ ᱵᱷᱚᱨᱟᱣ ᱟᱢᱟ ᱵᱟᱠᱚ ᱵᱷᱚᱨᱟᱣ ᱫᱟᱲᱮᱭᱟᱢᱟ ᱚᱱᱟᱛᱮ ᱦᱚᱭ ᱱᱩᱱᱟᱹᱜ ᱯᱟᱣᱟᱨᱯᱷᱩᱞᱟᱜ ᱠᱟᱱᱟ ᱱᱩᱱᱟᱹᱜ ᱫᱟᱲᱮᱭᱟᱜ ᱠᱟᱱᱟ ᱦᱚᱭ ᱫᱚ ᱚᱱᱟ ᱛᱮᱠᱚ ᱧᱩᱛᱩᱢ ᱚᱴᱚ ᱟᱠᱟᱣᱫᱟ ᱪᱟᱞᱟᱣᱮᱱ ᱯᱟᱹᱦᱤᱞ ᱦᱚᱲ ᱠᱚ ᱟᱵᱚ ᱨᱮᱱ ᱥᱟᱱᱛᱟᱞ ᱠᱚ ᱢᱮᱱ ᱟᱠᱟᱫᱼᱟ ᱦᱚᱭ ᱡᱤᱣᱤ ᱦᱟᱥᱟ ᱦᱚᱲᱢᱚ ᱦᱚᱭ ᱨᱮᱭᱟᱜ ᱟᱨ ᱢᱤᱫ ᱧᱩᱛᱩᱢ ᱡᱤᱣᱤ ᱠᱟᱱᱟ ᱟᱨ ᱫᱚᱥᱟᱨ ᱱᱚᱣᱟ ᱦᱚᱲᱢᱚ ᱛᱮᱫ ᱫᱚ ᱦᱟᱥᱟ ᱠᱟᱱ ᱛᱟᱵᱚᱱᱟ ᱴᱷᱤᱠ ᱜᱮᱭᱟ ᱢᱟ ᱛᱚᱵᱮ ᱥᱟᱱᱟᱢ ᱜᱟᱛᱮ ᱠᱚ ᱡᱚᱦᱟᱨ ᱡᱚᱦᱟᱨ ᱟᱨᱦᱚᱸ ᱫᱟᱨᱟᱭ ᱠᱟᱱ ᱵᱷᱤᱰᱤᱭᱳ ᱨᱮᱵᱚᱱ ᱧᱟᱯᱟᱢᱚᱜᱼᱟ ᱢᱟ ᱛᱚᱵᱮ ᱞᱟᱠᱷ ᱞᱟᱠᱷ ᱥᱟᱨᱦᱟᱣ